ᱥᱟᱱᱟᱢ ᱠᱚ ᱡᱚᱦᱟᱨ ᱜᱮ ᱟᱨ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱧ ᱥᱟᱹᱜᱩᱱ ᱫᱟᱨᱟᱢᱮᱫ ᱯᱮᱭᱟ ᱟᱨ ᱱᱚᱜᱼᱚᱭ ᱱᱤᱛᱚᱜ ᱫᱚᱥ ᱵᱟᱡᱟᱜ ᱠᱟᱱᱟ ᱟᱨ ᱱᱤᱛᱚᱜ ᱤᱧ ᱪᱟᱞᱟᱜ ᱞᱟᱹᱜᱤᱫ ᱚᱱᱛᱮ ᱵᱷᱤᱱᱰᱤ ᱜᱚᱫ ᱱᱚᱜᱼᱚᱭ ᱚᱲᱟᱜ ᱨᱮᱜᱮ ᱢᱤᱱᱟᱹᱧᱟ ᱵᱷᱤᱱᱰᱤ ᱢᱮᱱᱟᱜᱼᱟ ᱟᱨ ᱡᱷᱤᱸᱜᱟᱹ ᱠᱚ ᱢᱮᱱᱟᱜᱼᱟ ᱟᱨ ᱛᱟᱦᱮᱨ ᱠᱚ ᱢᱮᱱᱟᱜᱼᱟ ᱛᱚ ᱴᱷᱤᱠ ᱜᱮᱭᱟ ᱫᱮᱞᱟ ᱞᱟᱦᱟ ᱥᱮᱫ ᱵᱷᱤᱰᱤᱭᱳ ᱧᱮᱞ ᱛᱟᱵᱚᱱ ᱯᱮ ᱛᱚ ᱱᱚᱜᱼᱚᱭ ᱤᱧ ᱪᱟᱞᱟᱜ ᱠᱟᱱᱟ ᱱᱚᱸᱰᱮ ᱵᱷᱤᱰᱤ ᱜᱚᱫ ᱛᱟᱦᱮᱨ ᱠᱚ ᱢᱮᱱᱟᱜᱼᱟ ᱡᱷᱤᱸᱜᱟᱹ ᱠᱚ ᱟᱨ ᱱᱚᱜᱼᱚᱭ ᱛᱤᱧ ᱡᱷᱚᱞᱟ ᱱᱚᱣᱟ ᱨᱤᱧ ᱵᱷᱚᱨᱟᱣᱟ ᱟᱨ ᱱᱚᱜᱼᱚᱭ ᱛᱮ ᱞᱟᱦᱟ ᱥᱮᱫ ᱦᱟᱱᱮ ᱰᱟᱦᱟᱨ ᱱᱚᱝᱠᱟ ᱫᱚ ᱮᱠᱮᱱ ᱜᱟᱡᱟᱲ ᱟᱨ ᱜᱟᱡᱟᱲ ᱜᱮ ᱦᱮᱱᱟᱜᱼᱟ ᱱᱚᱜᱼᱚᱭ ᱱᱚᱝᱠᱟ ᱛᱮᱦᱚᱸ ᱜᱟᱡᱟᱲ ᱜᱮ ᱟᱨ ᱱᱚᱝᱠᱟ ᱛᱮᱦᱚᱸ ᱜᱟᱡᱟᱲ ᱜᱮ ᱟᱨ ᱱᱚᱜᱼᱚᱭ ᱰᱟᱦᱟᱨ ᱪᱟᱞᱟᱣ ᱠᱟᱱᱟ ᱢᱤᱫᱴᱮᱡ ᱫᱚ ᱱᱚᱣᱟ ᱱᱟᱠᱷᱟ ᱪᱟᱞᱟᱣ ᱠᱟᱱᱟ ᱰᱟᱦᱟᱨ ᱟᱨ ᱢᱤᱫᱴᱮᱡ ᱫᱚ ᱱᱚᱣᱟ ᱱᱟᱠᱷᱟ ᱟᱫᱚ ᱤᱧ ᱫᱚ ᱱᱚᱣᱟᱴᱟᱜ ᱛᱮᱧ ᱪᱟᱞᱟᱜᱼᱟ ᱟᱨ ᱱᱚᱛᱮ ᱯᱮ ᱧᱮᱞᱮᱫ ᱜᱮᱭᱟ ᱛᱤᱱᱟᱹᱜ ᱜᱟᱡᱟᱲ ᱠᱟᱱᱟ ᱟᱨ ᱱᱚᱛᱮ ᱤᱧ ᱛᱟᱭᱚᱢ ᱥᱮᱫ ᱦᱚᱸ ᱟᱹᱰᱤ ᱜᱟᱡᱟᱲ ᱛᱤᱱᱟᱹᱜ ᱜᱟᱱ ᱡᱚ ᱵᱟᱲᱟᱣ ᱠᱟᱱᱟ ᱦᱟᱲᱟᱢ ᱫᱚ ᱦᱟᱲᱟᱢ ᱮᱱᱟ ᱟᱫᱚᱢ ᱫᱚ ᱟᱫᱚ ᱛᱤᱱᱟᱹᱜ ᱜᱟᱱ ᱱᱤᱛᱚᱜ ᱢᱮᱱᱟᱜᱼᱟ ᱩᱛᱩ ᱛᱮᱭᱟᱜ ᱠᱚ ᱵᱟᱹᱱᱩᱜᱼᱟ ᱟᱫᱚ ᱚᱱᱟᱧ ᱜᱚᱫ ᱟᱹᱜᱩᱭᱟ ᱟᱨ ᱱᱚᱜᱼᱚ ᱱᱚᱝᱠᱟ ᱫᱚ ᱜᱷᱟᱥ ᱫᱟᱨᱮ ᱠᱟᱱᱟ ᱟᱹᱰᱤ ᱞᱟᱹᱴᱩ ᱞᱟᱹᱴᱩ ᱱᱚᱜᱼᱚᱭ ᱜᱷᱟᱥ ᱱᱚᱜᱼᱚ ᱱᱚᱝᱠᱟᱛᱮ ᱫᱟᱨᱮ ᱠᱚ ᱢᱮᱱᱟᱜᱼᱟ ᱟᱨ ᱛᱮᱦᱤᱧ ᱫᱚ ᱨᱤᱢᱤᱞ ᱠᱟᱫᱟ ᱦᱟᱱᱮ ᱫᱟᱜ ᱫᱟᱜ ᱵᱩᱡᱷᱟᱹᱜ ᱠᱟᱱᱟ ᱦᱟᱱᱟ ᱠᱚ ᱫᱟᱨᱮ ᱠᱟᱱᱟ ᱦᱟᱱᱮ ᱟᱨ ᱱᱚᱛᱮ ᱦᱚᱸ ᱵᱩᱨᱩ ᱠᱟᱱ ᱜᱮᱭᱟ ᱱᱚᱜᱼᱚᱭ ᱵᱩᱨᱩ ᱛᱷᱚᱲᱟ ᱵᱟᱹᱧ ᱛᱤᱭᱳᱜ ᱠᱟᱫᱟ ᱛᱤᱭᱳᱜ ᱧᱚᱜ ᱠᱟᱹᱫᱟᱹᱧ ᱦᱟᱸᱜ

ᱟᱨ ᱱᱚᱰᱮ ᱫᱚ ᱛᱟᱦᱮᱨ ᱠᱚ ᱢᱮᱱᱟᱜᱼᱟ ᱱᱚᱜᱼᱚᱭ ᱱᱚᱣᱟ ᱫᱚ ᱮᱠᱷᱮᱱ ᱥᱮᱭᱟᱣ ᱠᱟᱱᱟ ᱵᱟᱹᱞᱴᱤᱱ ᱠᱚ ᱛᱟᱦᱮᱨ ᱠᱚ ᱟᱨ ᱱᱚᱜᱼᱚᱭ ᱯᱮ ᱧᱮᱞᱮᱫ ᱜᱮᱭᱟ ᱱᱚᱣᱟ ᱫᱚ ᱛᱟᱦᱮᱨ ᱠᱟᱱᱟ ᱟᱨ ᱱᱚᱜᱼᱚᱭ ᱵᱷᱤᱱᱰᱤ ᱠᱚ ᱱᱚᱜᱼᱚ ᱱᱚᱝᱠᱟᱛᱮ ᱱᱚᱜᱼᱚᱭ ᱱᱚᱣᱟ ᱦᱚᱸ ᱛᱟᱦᱮᱨ ᱦᱟᱲᱟᱢᱟᱜ ᱠᱟᱱᱟ ᱱᱚᱣᱟ ᱫᱚ ᱚᱛ ᱨᱮ ᱜᱩᱲᱫᱟᱹ ᱵᱟᱲᱟᱣ ᱠᱟᱱᱟ ᱦᱟᱱᱮ ᱚᱱᱠᱟᱛᱮ ᱢᱟᱱᱮ ᱛᱚ ᱴᱷᱤᱠ ᱜᱮᱭᱟ ᱵᱷᱤᱱᱰᱤ ᱜᱚᱫ ᱦᱩᱭ ᱞᱮᱱ ᱜᱮ ᱜᱚᱫ ᱵᱟᱲᱟ ᱠᱟᱜ ᱞᱟᱹᱜᱤᱫ ᱵᱷᱤᱱᱰᱤ ᱠᱚ ᱡᱷᱤᱸᱜᱟᱹ ᱠᱚ ᱟᱨ ᱱᱚᱜᱼᱚ ᱱᱤᱭᱟᱹ ᱫᱚ ᱛᱟᱦᱮᱨ ᱟᱹᱰᱤ ᱢᱚᱴᱟ ᱡᱚ ᱠᱟᱱᱟ ᱟᱨ ᱱᱚᱜᱼᱚ ᱱᱚᱝᱠᱟᱛᱮ ᱵᱷᱤᱱᱰᱤ ᱦᱚᱸ ᱢᱮᱱᱟᱜᱼᱟ ᱚᱸᱰᱮ ᱢᱤᱫᱴᱮᱱ ᱟᱨ ᱱᱚᱜᱼᱚᱸᱰᱮ ᱫᱚ ᱡᱷᱤᱸᱜᱟᱹ ᱠᱟᱱᱟ ᱡᱷᱤᱸᱜᱟᱹ ᱡᱷᱟᱴᱟ ᱱᱚᱜᱼᱚᱭ ᱟᱫᱚ ᱡᱷᱤᱸᱜᱟᱹ ᱫᱚ ᱵᱟᱹᱱᱩᱜᱼᱟ ᱱᱚᱜᱼᱚᱭ ᱦᱟᱲᱟᱢ ᱪᱟᱵᱟᱭᱮᱱᱟ ᱱᱚᱜᱼᱚᱭ ᱢᱮᱱᱟᱜᱼᱟ ᱟᱫᱚᱢ ᱥᱮᱫ ᱚᱱᱠᱟᱛᱮ ᱛᱚ ᱜᱚᱫ ᱠᱤᱫᱟᱹᱧ ᱵᱷᱤᱱᱰᱤ ᱱᱚᱣᱟ ᱡᱷᱚᱞᱟ ᱨᱮ ᱟᱨ ᱱᱤᱛᱚᱜ ᱫᱚ ᱢᱩᱞᱟᱹᱧ ᱧᱮᱞᱟ ᱢᱩᱞᱟᱹ ᱱᱚᱛᱮ ᱨᱮ ᱢᱩᱞᱟᱹ ᱢᱮᱱᱟᱜᱼᱟ ᱚᱱᱟᱧ ᱛᱩᱫᱟ ᱛᱚ ᱦᱚᱸᱜᱼᱚᱭ ᱚᱸᱰᱮ ᱢᱩᱞᱟᱹ ᱱᱚᱜᱼᱚᱭ ᱱᱚᱣᱟ ᱫᱚ ᱢᱩᱞᱟᱹ ᱠᱟᱱᱟ ᱛᱚ ᱱᱚᱣᱟᱧ ᱛᱩᱫᱟ ᱚᱸᱰᱮ ᱦᱚᱸ ᱛᱷᱚᱲᱟ ᱜᱟᱱ ᱚᱸᱰᱮ ᱦᱚᱸ ᱟᱨ ᱱᱚᱜᱼᱚᱭ ᱢᱩᱞᱟᱹᱧ ᱛᱩᱫ ᱠᱮᱫᱟ ᱱᱚᱜᱼᱚᱭ ᱱᱚᱸᱰᱮ ᱛᱷᱚᱲᱟ ᱟᱨ ᱱᱚᱜᱼᱚᱭ ᱱᱚᱸᱰᱮ ᱱᱚᱜᱼᱚᱭ ᱛᱚ ᱴᱷᱤᱠ ᱜᱮᱭᱟ ᱱᱤᱛᱚᱜ ᱡᱷᱚᱞᱟ ᱨᱤᱧ ᱵᱷᱚᱨᱟᱣ ᱞᱟᱹᱜᱤᱫ ᱛᱚ ᱢᱩᱞᱟᱹ ᱫᱚᱧ ᱛᱩᱫ ᱵᱟᱜᱟᱣᱱᱟ ᱱᱤᱛᱚᱜ ᱡᱷᱤᱸᱜᱟᱹᱧ ᱧᱮᱞᱟ ᱡᱷᱟᱴᱟ ᱥᱮᱫ ᱤᱧ ᱪᱟᱞᱟᱣ ᱞᱮᱱ ᱜᱮ ᱦᱟᱱᱟ ᱦᱟᱱᱛᱮ ᱨᱮ ᱢᱤᱫᱴᱮᱡ ᱡᱷᱟᱴᱟ ᱢᱮᱱᱟᱜᱼᱟ ᱚᱸᱰᱮ ᱢᱮᱱᱟᱜᱼᱟ ᱥᱮ ᱵᱟᱹᱱᱩᱜᱼᱟ ᱧᱮᱞᱟᱹᱧ ᱢᱮᱱᱟᱜ ᱠᱷᱟᱡ ᱫᱚ ᱜᱚᱫᱟᱹᱧ ᱟᱨ ᱦᱟᱲᱟᱢᱟᱜ ᱢᱮᱱᱟᱜ ᱠᱷᱟᱡ ᱫᱚ ᱮᱱᱛᱮᱫ ᱪᱤᱠᱟᱹᱭᱟᱢ ᱚᱱᱟ ᱫᱚ ᱩᱛᱩ ᱛᱮᱦᱚᱸ ᱵᱟᱝ ᱡᱩᱛᱩᱜᱼᱟ ᱟᱨ ᱚᱸᱰᱮ ᱯᱮ ᱧᱮᱞᱮᱫ ᱜᱮᱭᱟ ᱛᱟᱦᱮᱨ ᱱᱚᱝᱠᱟ ᱫᱚ ᱛᱟᱦᱮᱨ ᱜᱩᱲᱫᱟᱹᱣ ᱵᱟᱲᱟᱣ ᱠᱟᱱᱟ ᱱᱚᱜᱼᱚᱭ ᱢᱟᱱᱮ ᱮᱠᱮᱱ ᱛᱟᱦᱮᱨ ᱠᱟᱱ ᱜᱮᱭᱟ ᱱᱚᱣᱟ ᱠᱚᱫᱚ ᱟᱨ ᱱᱚᱜᱼᱚ ᱱᱚᱰᱮ ᱡᱷᱤᱸᱜᱟᱹ ᱡᱟᱴᱟ ᱛᱚ ᱱᱚᱰᱮ ᱦᱚᱸ ᱵᱟᱹᱱᱩᱜᱼᱟ ᱠᱟᱹᱴᱤᱡ ᱢᱟᱪᱷᱟ ᱡᱷᱤᱸᱜᱟᱹ ᱫᱚ ᱮᱠᱮᱱ ᱦᱟᱲᱟᱢ ᱜᱮᱭᱟ ᱱᱚᱜᱼᱚᱭ ᱟᱨᱦᱚᱸ ᱦᱟᱱᱛᱮ ᱮᱴᱟᱜ ᱥᱮᱫ ᱨᱮ ᱢᱮᱱᱟᱜᱼᱟ ᱚᱱᱟ ᱧᱮᱞ ᱠᱟᱜ ᱞᱟᱹᱜᱤᱫ ᱚᱸᱰᱮ ᱚᱸᱰᱮ ᱢᱮᱱᱟᱜ ᱠᱷᱟᱡ ᱫᱚ ᱜᱚᱫ ᱦᱩᱭᱩᱜᱼᱟ ᱦᱟᱱᱟ ᱦᱟᱸᱰᱮ ᱦᱟᱸᱰᱮ ᱧᱮᱞᱚᱜ ᱠᱟᱱᱟ

ᱟᱨ ᱱᱚᱜᱼᱚ ᱱᱚᱸᱰᱮ ᱛᱟᱦᱮᱨ ᱠᱟᱱᱟ ᱱᱚᱜᱼᱚᱭ ᱧᱮᱞᱮᱫ ᱠᱟᱱ ᱜᱮᱭᱟᱯᱮ ᱱᱚᱜᱼᱚᱭ ᱛᱟᱦᱮᱨ ᱡᱚ ᱠᱟᱱᱟ ᱦᱚᱸᱜᱼᱚ ᱱᱚᱣᱟ ᱠᱚᱨᱮ ᱚᱱᱟ ᱠᱚᱨᱮ ᱩᱠᱩ ᱩᱠᱩᱛᱮ ᱡᱚ ᱠᱟᱱᱟ ᱱᱚᱜᱼᱚᱭ ᱚᱸᱰᱮ ᱢᱤᱫᱴᱮᱱ ᱱᱚᱜᱼᱚ ᱱᱚᱝᱠᱟᱛᱮ ᱱᱚᱣᱟ ᱫᱚ ᱮᱠᱮᱱ ᱛᱟᱦᱮᱨ ᱱᱟᱹᱲᱤ ᱜᱮ ᱱᱚᱜᱼᱚ ᱱᱚᱝᱠᱟᱛᱮ ᱡᱚ ᱠᱟᱱᱟ ᱚᱸᱰᱮ ᱢᱤᱫᱴᱮᱱ ᱟᱨ ᱱᱚᱜᱼᱚᱭ ᱚᱸᱰᱮ ᱢᱤᱫᱴᱮᱱ ᱡᱷᱤᱸᱜᱟᱹ ᱡᱷᱟᱴᱟ ᱱᱚᱣᱟ ᱨᱮᱦᱚᱸ ᱵᱟᱹᱱᱩᱜᱼᱟ ᱡᱚ ᱱᱚᱜᱼᱚ ᱱᱚᱝᱠᱟ ᱫᱚ ᱵᱷᱤᱱᱰᱤ ᱛᱚ ᱵᱷᱤᱱᱰᱤ ᱟᱨ ᱠᱷᱟᱹᱞᱤ ᱢᱩᱞᱟᱹ ᱜᱤᱧ ᱛᱩᱫ ᱠᱮᱫᱟ ᱱᱚᱜᱼᱚ ᱱᱚᱝᱠᱟ ᱫᱚ ᱮᱠᱮᱱ ᱵᱷᱤᱱᱰᱤ ᱜᱮ ᱡᱚ ᱠᱟᱱᱟ ᱛᱚ ᱱᱚᱜᱼᱚᱭ ᱱᱤᱛᱚᱜ ᱜᱚᱫ ᱵᱷᱟᱜᱟᱣ ᱱᱟᱹᱧ ᱟᱨ ᱱᱚᱜᱼᱚᱭ ᱤᱧ ᱪᱟᱞᱟᱜ ᱠᱟᱱᱟ ᱱᱚᱜᱼᱚᱭ ᱡᱷᱚᱞᱟ ᱨᱮ ᱱᱚᱜᱼᱚᱭ

ᱱᱚᱜᱼᱚ ᱦᱟᱱᱛᱮ ᱠᱩᱞᱦᱤ ᱟᱨ ᱦᱚᱸᱜᱼᱚᱭ ᱚᱲᱟᱜ ᱤᱧ ᱛᱤᱭᱳᱜ ᱠᱮᱫᱟ ᱚᱸᱰᱮ ᱫᱟᱠᱟ ᱩᱛᱩ ᱠᱚ ᱪᱚᱸᱫᱟ ᱦᱩᱭ ᱠᱟᱱᱟ ᱟᱨ ᱱᱚᱜᱼᱚᱭ ᱢᱩᱞᱟᱹ ᱟᱲᱟᱜ ᱟᱨ ᱵᱷᱤᱱᱰᱤ ᱢᱩᱞᱟᱹ ᱟᱲᱟᱜ ᱟᱨ ᱵᱷᱤᱱᱰᱤ ᱛᱚ ᱜᱟᱛᱮ ᱠᱚ ᱢᱟ ᱛᱮᱦᱮᱧᱟᱜ ᱵᱞᱚᱜ ᱨᱮᱫᱚ ᱤᱱᱠᱟᱹ ᱵᱚᱱ ᱧᱟᱯᱟᱢᱚᱜ ᱠᱟᱱᱟ ᱟᱨ ᱦᱤᱡᱩᱜ ᱠᱟᱱ ᱵᱞᱚᱜ ᱨᱮᱵᱚᱱ ᱧᱟᱯᱟᱢᱚᱜᱼᱟ ᱛᱚ ᱵᱷᱤᱰᱤᱭᱳ ᱠᱚ ᱠᱩᱥᱤᱭᱟᱜ ᱠᱷᱟᱡ ᱞᱟᱭᱤᱠ ᱯᱮ ᱠᱚᱢᱮᱱᱴ ᱯᱮ ᱟᱨ ᱪᱮᱱᱮᱞ ᱦᱚᱸ ᱥᱟᱵᱥᱠᱨᱟᱭᱤᱵ ᱯᱮ